ᱡᱚᱦᱟᱨ ᱤᱧ ᱜᱮ ᱠᱟᱱᱦᱚ ᱦᱮᱢᱵᱨᱚᱢ ᱟᱯᱮ ᱯᱮ ᱧᱮᱞᱮᱫ ᱛᱟᱵᱚᱱᱟ ᱮᱡᱩᱠᱮᱥᱚᱱ ᱚᱯᱷ ᱥᱟᱱᱛᱟᱞᱤ ᱱᱚᱣᱟ ᱮᱡᱩᱠᱮᱥᱚᱱ ᱚᱯᱷ ᱥᱟᱱᱛᱟᱞᱤ ᱭᱩᱴᱩᱵᱽ ᱪᱮᱱᱟᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧ ᱫᱚᱵᱚᱱ ᱧᱮᱞᱟ ᱮᱞᱠᱷᱟ ᱨᱮᱱᱟᱜ ᱦᱟᱹᱴᱤᱧ ᱟᱨ ᱢᱟ ᱮᱞᱠᱷᱟ ᱮᱞᱠᱷᱟ ᱛᱤᱱᱟᱹᱝ ᱨᱚᱠᱚᱢ ᱛᱮ ᱢᱮᱱᱟᱜᱼᱟ ᱮᱞᱠᱷᱟ ᱠᱚᱨᱮ ᱪᱮᱫ ᱚᱞ ᱠᱚ ᱛᱮᱵᱚᱱ ᱞᱮᱠᱷᱟᱭᱟ ᱚᱱᱟ ᱞᱮᱠᱷᱟ ᱨᱮᱱᱟᱜ ᱢᱤᱢᱤᱫᱴᱟᱝ ᱥᱚᱵᱫᱚ ᱚᱱᱟ ᱫᱚᱠᱚ ᱦᱟᱹᱴᱤᱧ ᱟᱠᱟᱜᱼᱟ ᱡᱮᱨᱚᱠᱚᱢ ᱢᱮᱱᱟᱜᱼᱟ ᱩᱲᱤᱭᱟ ᱛᱮ ᱡᱳᱜᱽ ᱵᱤᱭᱳᱜᱽ ᱜᱩᱬᱚᱱ ᱦᱚᱨᱚᱬᱚ ᱱᱚᱝᱠᱟ ᱜᱮ ᱥᱮᱞᱮᱫ ᱵᱷᱮᱜᱮᱫ ᱜᱟᱵᱟᱱ ᱦᱟᱴᱟᱬ ᱚᱱᱟ ᱠᱚ ᱤᱫᱤ ᱠᱟᱛᱮ ᱟᱨᱦᱚᱸ ᱟᱹᱰᱤ ᱜᱟᱱ ᱚᱱᱟ ᱞᱮᱠᱟᱱ ᱡᱤᱱᱤᱥ ᱢᱮᱱᱟᱜᱼᱟ ᱚᱱᱟ ᱠᱚᱜᱮ ᱱᱚᱣᱟ ᱵᱷᱤᱰᱤᱭᱳ ᱨᱮᱫᱚ ᱵᱚᱱ ᱧᱮᱞᱟ ᱮᱞᱠᱷᱟ ᱟᱹᱲᱟᱹ ᱮᱞᱠᱷᱟ ᱟᱹᱲᱟᱹ ᱨᱮ ᱡᱚᱛᱚ ᱱᱚᱣᱟ ᱮᱞᱠᱷᱟ ᱨᱮᱱᱟᱜ ᱜᱮᱵᱚᱱ ᱧᱮᱞᱟ ᱢᱟ ᱛᱚᱵᱮ ᱵᱚᱱ ᱧᱮᱞᱮᱜᱼᱟ ᱮᱞ ᱮᱞ ᱮᱞ ᱮᱞ ᱮᱞ ᱱᱚᱣᱟ ᱫᱚ ᱱᱚᱢᱵᱚᱨ ᱵᱟᱝᱢᱟ ᱥᱚᱝᱠᱷᱭᱟ